ᱛᱚ ᱜᱟᱛᱮ ᱠᱚ ᱱᱚᱰᱮ ᱫᱚᱠᱚ ᱥᱤᱜᱽᱱᱮᱪᱟᱨ ᱦᱚᱪᱚᱭᱮᱫᱮ ᱠᱟᱱᱟ ᱠᱟᱜᱚᱡᱽ ᱯᱚᱛᱨᱚ ᱡᱟᱦᱟᱸ ᱫᱚ ᱜᱟᱹᱰᱤ ᱨᱮᱱᱟᱜ ᱠᱟᱜᱚᱡᱽ ᱯᱚᱛᱨᱚ ᱚᱠᱚᱭᱟᱜ ᱧᱩᱛᱩᱢ ᱛᱮ ᱦᱟᱛᱟᱣ ᱦᱩᱭᱩᱜ ᱠᱟᱱᱟ ᱚᱠᱚᱭᱟᱜ ᱵᱟᱝ ᱛᱚ ᱱᱚᱰᱮ ᱠᱚ ᱥᱤᱜᱽᱱᱮᱪᱟᱨ ᱦᱚᱪᱚᱭᱮᱭᱟ ᱛᱚ ᱚᱱᱮ ᱠᱟᱜᱚᱡᱽ ᱯᱚᱛᱨᱚ ᱠᱚ ᱵᱮᱱᱟᱣᱫᱟ ᱟᱨ ᱜᱟᱹᱰᱤ ᱧᱮᱞᱚᱜᱚᱜ ᱠᱟᱱᱟ ᱛᱤᱱᱟᱹᱜ ᱡᱷᱟᱠᱟᱥ ᱜᱟᱛᱮ ᱠᱚ ᱱᱚᱣᱟ ᱫᱚ ᱮᱠᱮᱱ ᱤᱭᱩᱴᱩᱵᱟᱨ ᱨᱮᱱᱟᱜ ᱠᱟᱢᱟᱞ ᱠᱟᱱᱟ ᱡᱟᱦᱟᱸᱭ ᱫᱚ ᱤᱭᱩᱴᱩᱵᱽ ᱠᱷᱚᱡ ᱯᱚᱭᱥᱟ ᱟᱨᱱᱤᱝ ᱠᱟᱛᱮᱫ ᱟᱥᱚᱠ ᱴᱩᱰᱩ ᱫᱚ ᱟᱨ ᱟᱥᱚᱠ ᱴᱩᱰᱩ ᱦᱚᱸ ᱢᱤᱱᱦᱟᱹᱛ ᱫᱚ ᱢᱤᱦᱱᱟᱹᱛᱮᱫ ᱠᱟᱱ ᱜᱮᱭᱟ ᱠᱟᱡᱟᱠ ᱪᱮᱫᱟᱜ ᱥᱮ ᱟᱹᱰᱤ ᱴᱚᱯ ᱴᱚᱯ ᱠᱚᱲᱟ ᱠᱚ ᱞᱟᱹᱜᱤᱫ ᱠᱩᱲᱤ ᱠᱚ ᱞᱟᱹᱜᱤᱫ ᱦᱟᱲᱟᱢ ᱠᱚ ᱞᱟᱹᱜᱤᱫ ᱵᱩᱲᱦᱤ ᱠᱚ ᱞᱟᱹᱜᱤᱫ ᱤᱭᱟᱹ ᱠᱚ ᱮᱫᱟ ᱱᱚᱰᱮ ᱫᱚ ᱥᱤᱜᱽᱱᱮᱪᱟᱨ ᱦᱚᱪᱚᱭᱮᱫᱮ ᱠᱟᱱᱟ ᱠᱚ ᱧᱮᱞ ᱛᱟᱵᱚᱱ ᱯᱮ ᱪᱮᱫ ᱞᱮᱠᱟ ᱥᱤᱜᱽᱱᱮᱪᱟᱨ ᱠᱮᱫᱟᱭ ᱟᱨ ᱤᱱᱟᱹ ᱠᱟᱛᱮᱫ ᱱᱚᱰᱮ ᱵᱟᱨᱭᱟ ᱯᱮᱡᱽ ᱨᱮ ᱥᱤᱜᱽᱱᱮᱪᱟᱨ ᱦᱩᱭᱩᱜ ᱛᱟᱭᱟ ᱟᱥᱚᱠ ᱴᱩᱰᱩ ᱛᱚ ᱱᱚᱣᱟ ᱫᱚ ᱮᱠᱮᱱ ᱜᱟᱹᱰᱤ ᱨᱮᱱᱟᱜ ᱠᱟᱜᱚᱡᱽ ᱯᱚᱛᱨᱚ ᱠᱟᱱᱟ ᱛᱚ ᱦᱩᱭᱱᱟ ᱠᱩᱞᱤ ᱫᱤ ᱠᱟᱱᱟ ᱠᱚ ᱱᱚᱰᱮ ᱫᱚ ᱪᱮᱫ ᱞᱮᱠᱟᱢ ᱟᱹᱭᱠᱟᱹᱣ ᱫᱟ ᱢᱚᱡᱽ ᱜᱮ ᱥᱮ ᱱᱟᱯᱟᱭ ᱜᱮ ᱥᱮ ᱵᱟᱹᱲᱤᱡ ᱜᱮᱢ ᱟᱹᱭᱠᱟᱹᱣ ᱫᱟ ᱛᱚ ᱨᱟᱹᱥᱠᱟᱹ ᱜᱮ ᱥᱮ ᱵᱟᱝ ᱚᱱᱟ ᱠᱚ ᱠᱩᱞᱤ ᱠᱮᱫᱮᱭᱟ ᱤᱱᱟᱹ ᱠᱟᱛᱮᱫ ᱱᱚᱰᱮ ᱫᱚ ᱦᱩᱭᱩᱜ ᱠᱟᱱᱟ ᱧᱮᱞ ᱛᱟᱵᱚᱱ ᱯᱮ ᱱᱚᱰᱮ ᱫᱚ ᱩᱫᱽᱜᱷᱟᱴᱚᱱ ᱦᱩᱭᱩᱜ ᱞᱟᱹᱜᱤᱫ ᱚᱱᱮ ᱱᱟᱹᱨᱭᱟᱹᱞ ᱫᱷᱩᱯᱠᱟᱹᱴᱷᱤ ᱫᱟᱜ ᱟᱭᱢᱟ ᱨᱚᱥᱜᱩᱞᱞᱟ ᱠᱚ ᱪᱮᱫ ᱥᱤᱸᱫᱩᱨ ᱠᱚ ᱢᱮᱱᱟᱜ ᱠᱟᱫᱟ ᱥᱤᱸᱫᱩᱨ ᱦᱚᱪᱚᱭᱮᱫᱮ ᱠᱟᱱᱟ ᱠᱚ ᱜᱟᱛᱮ ᱠᱚ ᱟᱨ ᱚᱸᱰᱮ ᱫᱟᱜ ᱫᱩᱞ ᱠᱮᱫᱟᱭ ᱥᱤᱸᱫᱩᱨ ᱨᱮ ᱤᱱᱟᱹ ᱠᱟᱛᱮᱫ ᱱᱚᱸᱰᱮ ᱥᱤᱸᱫᱩᱨᱟᱜ ᱟᱭ ᱚᱸᱰᱮ ᱥᱤᱸᱫᱩᱨᱟᱜ ᱞᱟᱹᱜᱤᱫ ᱠᱚ ᱥᱤᱯᱤᱭᱮᱫᱟᱭ ᱟᱨ ᱜᱟᱹᱰᱤ ᱥᱤᱸᱫᱩᱨᱟᱜᱼᱟ ᱤᱱᱟᱹ ᱠᱟᱛᱮᱫ ᱦᱚᱸᱜᱼᱚᱭ ᱟᱨ ᱧᱮᱞ ᱵᱷᱳᱞᱟ ᱥᱚᱦᱚᱨ ᱛᱮᱯᱮ ᱧᱮᱞᱮ ᱠᱟᱱ ᱜᱮᱭᱟ ᱛᱚ ᱜᱟᱛᱮ ᱠᱚ ᱚᱸᱰᱮ ᱥᱤᱸᱫᱩᱨᱟᱜ ᱞᱟᱹᱜᱤᱫ ᱚᱱᱮ ᱚᱸᱰᱮ

ᱛᱚ ᱵᱷᱳᱞᱟ ᱥᱳᱣᱟᱨᱛᱤ ᱩᱭᱩᱝ ᱠᱟᱫᱟ ᱩᱱᱤ ᱟᱨ ᱩᱱᱤ ᱧᱮᱞᱮ ᱛᱟᱵᱚᱱ ᱯᱮ ᱟᱨᱦᱚᱸ ᱪᱮᱫ ᱪᱚᱠᱚ ᱪᱤᱠᱟᱹᱭᱮᱫᱟ ᱦᱮᱸ ᱞᱟᱹᱰᱩᱭ ᱫᱚᱦᱚ ᱠᱮᱫᱟ ᱚᱥᱳᱠ ᱫᱟᱫᱟ ᱫᱚ ᱟᱨ ᱞᱟᱹᱰᱩ ᱯᱮᱭᱟᱭ ᱫᱚᱦᱚ ᱠᱮᱫᱟ ᱯᱩᱱᱭᱟ ᱟᱨ ᱱᱤᱛᱚᱜ ᱫᱚ ᱢᱤᱫᱴᱮᱡ ᱫᱚ ᱫᱷᱩᱯ ᱠᱟᱹᱴᱷᱤ ᱫᱚ ᱵᱷᱤᱛᱨᱤ ᱨᱮᱠᱚ ᱡᱮᱨᱮᱫᱟ ᱯᱟᱥᱮᱡ ᱧᱮᱞ ᱧᱮᱞ ᱨᱮᱜᱮ ᱵᱚᱱ ᱛᱟᱦᱮᱱᱟ ᱜᱟᱛᱮ ᱠᱚ ᱡᱮᱨᱮᱫ ᱠᱮᱫᱟ ᱠᱚ ᱦᱮᱸ ᱡᱮᱨᱮᱫ ᱠᱮᱫᱟ ᱠᱚ ᱟᱨ ᱤᱱᱟᱹ ᱠᱟᱛᱮᱫ ᱵᱟᱝ ᱡᱮᱨᱮᱫ ᱞᱮᱱᱟ ᱛᱚ ᱯᱷᱤᱞᱦᱟᱞ ᱱᱤᱛᱚᱜ ᱫᱚ ᱡᱮᱨᱮᱫ ᱩᱛᱟᱹᱨᱮᱱ ᱜᱮᱭᱟ

ᱡᱟᱦᱟᱸ ᱫᱚ ᱢᱮᱱᱟᱜᱼᱟ ᱥᱟᱱᱛᱟᱲ ᱯᱷᱳᱨ ᱮᱵᱷᱟᱨ ᱤᱭᱩᱴᱩᱵᱽ ᱪᱮᱱᱮᱞ ᱢᱮᱱᱟᱜ ᱠᱟᱫᱟ ᱢᱤᱫᱴᱮᱱ ᱚᱱᱟ ᱨᱮ ᱥᱟᱵᱥᱠᱨᱟᱭᱤᱵᱽ ᱡᱟᱹᱥᱛᱤ ᱠᱷᱚᱱ ᱡᱟᱹᱥᱛᱤ ᱥᱟᱵᱥᱠᱨᱟᱭᱤᱵᱽ ᱛᱟᱭ ᱛᱟᱵᱚᱱ ᱯᱮ ᱟᱨ ᱡᱮᱢᱚᱱ ᱱᱚᱝᱠᱟ ᱞᱟᱹᱜᱤᱫ ᱟᱵᱚ ᱞᱟᱹᱜᱤᱫ ᱢᱚᱡᱽ ᱢᱚᱡᱽ ᱵᱷᱤᱰᱭᱳᱭ ᱟᱹᱜᱩ ᱫᱟᱲᱮᱜ ᱟᱨ ᱡᱟᱦᱟᱱᱟᱜ ᱱᱚᱝᱠᱟ ᱜᱮ ᱦᱟᱛᱟᱣ
ᱛᱚ ᱜᱟᱛᱮ ᱠᱚ
ᱧᱮᱞ ᱨᱮᱜᱮ ᱵᱚᱱ ᱛᱟᱦᱮᱱ ᱢᱟ ᱟᱨᱦᱚᱸ

ᱥᱤᱛᱩᱝ ᱠᱟᱱᱟ ᱚᱲᱮᱡ ᱮᱫ ᱛᱟᱵᱚᱱᱟᱭ ᱟᱨ ᱚᱱᱟ ᱫᱚ ᱥᱩᱛᱟᱹᱢ ᱦᱩᱭ ᱛᱟᱦᱮᱸ ᱠᱟᱱᱟ ᱟᱨ ᱱᱚᱰᱮ ᱫᱚ ᱦᱮᱱᱰᱮᱞ ᱨᱮ ᱛᱚᱞᱟᱜᱼᱟ ᱦᱮᱱᱰᱮᱞ ᱨᱮ ᱛᱚᱞ ᱛᱟᱵᱚᱱ ᱠᱟᱱᱟᱭ ᱪᱮᱫᱟᱜ ᱥᱮ ᱟᱭᱟᱜ ᱡᱤᱢᱟᱹ ᱪᱮᱫ ᱞᱮᱠᱟ ᱥᱩᱛᱟᱹᱢ ᱛᱚᱞ ᱛᱟᱦᱮᱱᱟ ᱚᱱᱠᱟ ᱜᱮ ᱜᱟᱹᱰᱤ ᱦᱚᱸ ᱡᱮᱢᱚᱱ ᱟᱭᱟᱜ ᱚᱱᱛᱚᱨ ᱨᱮ ᱛᱚᱞ ᱛᱟᱦᱮᱱ ᱚᱱᱟ ᱚᱱᱟ ᱨᱮᱱᱟᱜ ᱢᱟᱱᱮ ᱫᱚ ᱦᱩᱭᱩᱜ ᱠᱟᱱᱟ ᱯᱟᱥᱮᱡ ᱜᱟᱛᱮ ᱠᱚ ᱛᱚᱞ ᱠᱮᱫᱟᱭ ᱟᱨ ᱤᱱᱟᱹ ᱠᱟᱛᱮᱫ ᱪᱮᱛᱟᱱ ᱨᱮ ᱚᱱᱟ ᱟᱹᱨᱥᱤ ᱥᱮᱫ ᱨᱮ ᱛᱚᱞᱟᱜ ᱠᱟᱱᱟ ᱤᱱᱟᱹ ᱠᱟᱛᱮᱫ ᱫᱷᱩᱯᱠᱟᱹᱴᱷᱤ ᱟᱹᱪᱩᱨᱟᱜ ᱠᱟᱱᱟᱭ ᱡᱮᱢᱚᱱ ᱟᱡ ᱨᱮᱱ ᱵᱚᱸᱜᱟᱼᱵᱩᱨᱩ ᱧᱩᱢ ᱠᱟᱛᱮᱫ ᱪᱮᱫ ᱠᱚ ᱮᱱᱛᱮᱫ ᱤᱭᱟᱹ ᱠᱮᱫᱟᱭ ᱮᱢᱟᱣᱟᱫ ᱠᱚᱣᱟᱭ ᱡᱟᱦᱟᱸ ᱫᱚ ᱯᱞᱮᱴ ᱨᱮ ᱞᱟᱹᱰᱩ ᱠᱚ ᱱᱟᱨᱤᱭᱮᱞ ᱠᱚ ᱛᱟᱦᱮᱸ ᱠᱟᱱ ᱵᱟᱥ ᱱᱤᱛᱚᱜ ᱩᱰᱩᱠ ᱮᱱᱟᱭ ᱜᱟᱛᱮ ᱠᱚ ᱟᱥᱚᱠ ᱴᱩᱴᱩᱭ ᱜᱟᱹᱰᱤ ᱦᱟᱛᱟᱣ ᱠᱮᱫ ᱛᱟᱵᱚᱱᱟ ᱟᱨ ᱱᱚᱣᱟ ᱵᱷᱤᱰᱤᱭᱳ ᱧᱮᱞ ᱠᱟᱛᱮ ᱟᱯᱮ ᱪᱮᱫ ᱞᱮᱠᱟ ᱯᱮ ᱟᱹᱭᱠᱟᱹᱣ ᱠᱮᱫᱟ ᱢᱚᱱ ᱨᱮ ᱠᱩᱥᱤ ᱥᱮ ᱨᱟᱹᱥᱠᱟᱹ ᱥᱮ ᱫᱩᱠ ᱯᱮ ᱟᱹᱭᱠᱟᱹᱣ ᱠᱮᱫᱟ ᱟᱨ ᱠᱩᱥᱤ ᱯᱮ ᱟᱹᱭᱠᱟᱹᱣ ᱠᱷᱟᱱ ᱵᱷᱤᱰᱤᱭᱳ ᱞᱟᱭᱤᱠ ᱛᱟᱵᱚᱱ ᱯᱮ ᱟᱨ ᱱᱚᱣᱟ ᱪᱮᱱᱮᱞ ᱨᱮ ᱱᱚᱣᱟ ᱪᱮᱱᱮᱞ ᱥᱟᱵᱥᱠᱨᱟᱭᱤᱵ ᱠᱟᱛᱮ ᱫᱚᱦᱚ ᱛᱟᱵᱚᱱ ᱯᱮ ᱟᱨᱦᱚᱸ ᱱᱚᱝᱠᱟᱱᱟᱜ ᱟᱯᱰᱮᱴ ᱤᱧ ᱟᱹᱜᱩᱭ ᱛᱟᱵᱚᱱᱟ ᱟᱨ ᱟᱥᱚᱠ ᱴᱩᱰᱩ ᱡᱟᱦᱟᱸ ᱫᱚ ᱥᱟᱱᱛᱟᱞᱤ ᱯᱷᱚᱨ ᱮᱵᱷᱟᱨ ᱪᱮᱱᱮᱞ ᱢᱮᱱᱟᱜ ᱟᱠᱟᱫ ᱛᱟᱭᱟ ᱚᱱᱟ ᱪᱮᱱᱮᱞ ᱦᱚᱸ ᱥᱟᱵᱥᱠᱨᱟᱭᱤᱵ ᱠᱟᱛᱟ ᱵᱚᱱ ᱯᱮ ᱟᱨ ᱡᱮᱢᱚᱱ ᱱᱚᱣᱟ ᱱᱚᱣᱟ ᱨᱮᱱᱟᱜ ᱯᱷᱩᱞ ᱵᱷᱤᱰᱤᱭᱳ ᱧᱮᱞ ᱥᱟᱱᱟᱭᱮᱫ ᱯᱮ ᱠᱷᱟᱱ ᱰᱤᱥᱠᱨᱤᱯᱥᱚᱱ ᱨᱮ ᱞᱤᱝᱠ ᱢᱮᱱᱟᱜ ᱟᱠᱟᱫᱟ ᱚᱱᱟ ᱨᱮᱱᱟᱜ ᱛᱚ ᱯᱷᱩᱞ ᱵᱷᱤᱰᱤᱭᱳ ᱞᱤᱝᱠ ᱢᱮᱱᱟᱜ ᱟᱠᱟᱫᱟ ᱚᱸᱰᱮᱧ ᱮᱢ ᱠᱟᱜᱼᱟ ᱚᱸᱰᱮ ᱠᱷᱚᱱ ᱯᱮ ᱧᱮᱞ ᱧᱮᱞ ᱫᱟᱲᱮᱭᱟᱜᱼᱟ ᱯᱷᱩᱞ ᱵᱚᱞᱮ ᱜᱟᱹᱰᱤ ᱦᱟᱛᱟᱣ ᱮᱦᱚᱵ ᱠᱷᱚᱱ ᱢᱩᱪᱟᱹᱫ ᱫᱷᱟᱹᱨᱤᱡ ᱛᱚ ᱜᱟᱛᱮ ᱠᱚ ᱯᱷᱤᱞᱦᱟᱞ ᱞᱟᱹᱜᱤᱫ ᱫᱚ ᱱᱤᱱᱟᱹᱜ ᱜᱮ ᱛᱟᱦᱮᱸ ᱠᱟᱱᱟ ᱟᱨᱦᱚᱸ ᱵᱚᱱ ᱧᱟᱯᱟᱢᱟ ᱱᱮᱠᱥᱴ ᱵᱷᱤᱰᱤᱭᱳ ᱨᱮ ᱥᱟᱱᱟᱢ ᱠᱚ